ᱦᱮᱞᱳ ᱜᱟᱛᱮ ᱠᱚ ᱥᱟᱱᱟᱢ ᱠᱚ ᱡᱚᱦᱟᱨ ᱜᱮ ᱛᱮᱦᱮᱧ ᱟᱨᱦᱚᱸ ᱱᱟᱣᱟ ᱵᱷᱤᱰᱤᱭᱳ ᱨᱮ ᱟᱯᱮ ᱡᱚᱛᱚ ᱠᱚᱧ ᱥᱟᱹᱜᱩᱱ ᱫᱟᱨᱟᱢ ᱠᱟᱱᱟ ᱛᱚ ᱜᱟᱛᱮ ᱠᱚ ᱟᱥᱚᱜ ᱠᱟᱹᱱᱟᱹᱧ ᱟᱯᱮ ᱪᱮᱫ ᱞᱮᱠᱟ ᱢᱮᱱᱟᱜ ᱯᱮᱭᱟ ᱛᱚ ᱜᱟᱛᱮ ᱠᱚ ᱤᱧ ᱫᱚ ᱟᱹᱰᱤ ᱵᱮᱥ ᱜᱮ ᱢᱤᱱᱟᱹᱧᱟ ᱟᱨ ᱟᱞᱮ ᱥᱮᱫ ᱫᱚ ᱫᱟᱜ ᱫᱟᱭ ᱟᱫᱚ ᱚᱱᱟᱛᱮ ᱪᱮᱫ ᱢᱮᱱᱟ ᱚᱲᱟᱜ ᱨᱮᱜᱮ ᱵᱚᱞᱚ ᱠᱚ ᱦᱩᱭᱩᱜ ᱠᱟᱱᱟ ᱵᱟᱨᱦᱮ ᱥᱮᱫ ᱫᱟᱬᱟᱱ ᱫᱚ ᱵᱟᱝ ᱦᱩᱭᱩᱜ ᱠᱟᱱᱟ ᱪᱮᱫᱟᱜ ᱥᱮ ᱫᱟᱜ ᱥᱚᱢᱚᱭ ᱫᱟᱬᱟ ᱵᱟᱲᱟᱭ ᱟᱹᱰᱤ ᱵᱮᱥ ᱵᱟᱝ ᱟᱹᱭᱠᱟᱹᱜᱼᱟ ᱛᱚ ᱜᱟᱛᱮ ᱠᱚ ᱛᱮᱦᱮᱧᱟᱜ ᱜᱟᱞᱢᱟᱨᱟᱣ ᱫᱚ ᱱᱚᱣᱟ ᱠᱟᱱ ᱜᱮᱭᱟ ᱡᱮ ᱵᱚᱞᱮ ᱢᱤᱫ ᱫᱤᱱ ᱢᱤᱫᱴᱮᱡ ᱵᱷᱤᱰᱤᱭᱳ ᱨᱮ ᱢᱤᱫᱴᱮᱡ ᱥᱚᱨᱴ ᱵᱷᱤᱰᱤᱭᱳ ᱨᱮ ᱤᱧᱤᱧ ᱢᱮᱱ ᱞᱮᱫᱟ ᱡᱮ ᱢᱤᱫᱴᱮᱡ ᱡᱟᱦᱟᱸ ᱫᱚᱠᱚ ᱢᱮᱛᱟᱜ ᱠᱟᱱᱟ ᱵᱮᱱᱰ ᱞᱮᱯ ᱮᱯᱥ ᱚᱱᱟᱨᱮ ᱡᱮᱭᱥᱮ ᱠᱤ ᱪᱮᱫ ᱞᱮᱠᱟ ᱵᱚᱞᱮ ᱚᱱᱟᱨᱮ ᱥᱮᱨᱮᱧ ᱦᱚᱸ ᱥᱮᱨᱮᱧ ᱫᱟᱲᱮᱭᱟᱜ ᱟᱢ ᱟᱨ ᱢᱟᱱᱮ ᱢᱤᱫ ᱵᱤᱴᱥ ᱠᱚ ᱪᱮᱫ ᱠᱚ ᱚᱱᱟ ᱡᱚᱛᱚ ᱠᱚᱢ ᱞᱟᱜᱟᱣ ᱫᱟᱲᱮᱭᱟᱜᱼᱟ ᱛᱚ ᱚᱱᱠᱟᱱᱟᱜ ᱚᱱᱟᱨᱮ ᱧᱮᱞ ᱧᱟᱢᱚᱜ ᱠᱟᱱᱟ ᱛᱚ ᱚᱱᱟ ᱠᱚᱜᱮ ᱵᱚᱞᱮᱧ ᱞᱟᱹᱭ ᱵᱚᱱᱟ ᱛᱚ ᱜᱟᱛᱮ ᱠᱚ ᱟᱯᱮ ᱚᱱᱟ ᱴᱨᱟᱭ ᱫᱟᱲᱮᱭᱟᱜ ᱯᱮ ᱰᱟᱣᱩᱱᱞᱳᱰ ᱠᱟᱛᱮ ᱰᱟᱣᱩᱱᱞᱳᱰ ᱛᱟᱵᱚᱱ ᱯᱮ ᱟᱨ ᱴᱨᱟᱭ ᱞᱟᱜᱟᱭ ᱯᱮ ᱞᱮᱠᱤᱱ ᱵᱟᱰᱟᱭ ᱜᱮᱭᱟᱵᱚᱱ ᱞᱟᱦᱟ ᱨᱮᱫᱚ ᱟᱹᱣᱨᱤ ᱵᱟᱰᱟᱭ ᱨᱮᱫᱚ ᱡᱟᱦᱟᱱᱟᱜ ᱜᱮ ᱟᱹᱰᱤ ᱠᱚᱴᱷᱤᱱ ᱜᱮᱭᱟ ᱥᱮ ᱵᱟᱝ ᱛᱤᱱ ᱦᱟᱹᱵᱤᱡ ᱚᱱᱟ ᱨᱮᱭᱟᱜ ᱮᱠᱥᱯᱮᱨᱤᱭᱮᱱᱥ ᱵᱟᱝ ᱦᱩᱭᱩᱜᱼᱟ ᱮᱱ ᱦᱟᱹᱵᱤᱡ ᱫᱚ ᱟᱹᱰᱤ ᱠᱚᱴᱷᱤᱱ ᱜᱮᱭᱟ ᱛᱚ ᱜᱟᱛᱮ ᱠᱚ ᱚᱱᱟᱛᱮ ᱞᱟᱦᱟ ᱫᱚ ᱢᱟᱱᱮ ᱤᱭᱩᱥ ᱦᱩᱭᱩᱜᱼᱟ ᱪᱮᱫ ᱞᱮᱠᱟ ᱤᱭᱩᱥ ᱦᱩᱭᱩᱜᱼᱟ ᱵᱟᱹᱭ ᱵᱟᱹᱭᱛᱮ ᱵᱟᱹᱭ ᱵᱟᱹᱭ ᱛᱮᱜᱮ ᱟᱭᱰᱤᱭᱟ ᱧᱟᱢᱚᱜᱼᱟ ᱟᱞᱚ ᱵᱚᱱ ᱢᱮᱱᱟ ᱢᱤᱫ ᱫᱚᱢ ᱨᱮ ᱚᱱᱟ ᱨᱮᱭᱟᱜ ᱟᱭᱰᱤᱭᱟ ᱧᱟᱢ ᱩᱛᱟᱹᱨᱚᱜ ᱚᱱᱠᱟ ᱫᱚ ᱵᱟᱝ ᱠᱟᱱᱟ ᱡᱟᱦᱟᱸᱴᱟᱜ ᱡᱤᱱᱤᱥ ᱨᱮ ᱢᱤᱫ ᱫᱚᱢ ᱫᱚ ᱟᱭᱰᱤᱭᱟ ᱵᱟᱝ ᱧᱟᱢᱚᱜ ᱜᱮᱭᱟ ᱛᱚ ᱯᱮ ᱵᱟᱰᱟᱭ ᱜᱮᱭᱟ ᱯᱮ ᱛᱚ ᱜᱟᱛᱮ ᱠᱚ ᱪᱮᱫ ᱤᱧ ᱢᱮᱱᱟ ᱵᱷᱤᱰᱤᱭᱳ ᱵᱮᱱᱟᱣ ᱨᱮ ᱟᱹᱰᱤ ᱥᱚᱢᱚᱭ ᱱᱚᱥᱴᱚᱜ ᱠᱟᱱᱟ ᱟᱨ ᱟᱹᱰᱤ ᱢᱩᱥᱠᱤᱞ ᱢᱟᱱᱮ ᱟᱹᱰᱤ ᱦᱟᱨᱚᱱ ᱛᱮ ᱵᱷᱤᱰᱤᱭᱳ ᱵᱮᱱᱟᱣ ᱠᱟᱱᱟ ᱛᱚ ᱜᱟᱛᱮ ᱠᱚ ᱚᱱᱟᱛᱮᱧ ᱢᱮᱱᱟ ᱪᱮᱫ ᱵᱚᱞᱮ ᱟᱯᱮ ᱡᱟᱦᱟᱸ ᱞᱮᱠᱟ ᱜᱮ ᱱᱚᱣᱟ ᱪᱮᱱᱮᱞ ᱥᱟᱵᱥᱠᱨᱟᱭᱤᱵ ᱛᱟᱵᱚᱱ ᱯᱮ ᱟᱨ ᱟᱯᱮ ᱵᱷᱤᱰᱤᱭᱳ ᱯᱮ ᱠᱩᱥᱤᱭᱟᱜ ᱠᱟᱱᱟ ᱥᱮ ᱵᱟᱯᱮ ᱠᱩᱥᱤᱭᱟᱜ ᱠᱟᱱᱟ ᱚᱱᱟ ᱫᱚ ᱵᱟᱹᱧ ᱞᱟᱹᱭ ᱫᱟᱲᱮᱭᱟᱜᱼᱟ ᱢᱮᱱᱠᱷᱟᱱ ᱵᱚᱞᱮ ᱟᱯᱮ ᱞᱟᱭᱤᱠ ᱯᱮ ᱵᱟᱯᱮ ᱞᱟᱭᱤᱠᱟ ᱞᱮᱠᱤᱱ ᱥᱟᱵᱥᱠᱨᱟᱭᱤᱵ ᱥᱟᱵᱥᱠᱨᱟᱭᱤᱵ ᱛᱚᱨᱟᱭ ᱛᱟᱵᱚᱱ ᱢᱟᱱᱮ ᱡᱮᱢᱚᱱ ᱱᱮᱠᱥᱴ ᱴᱟᱭᱤᱢ ᱟᱨᱦᱚᱸ ᱱᱚᱝᱠᱟᱱᱟᱜ ᱡᱟᱦᱟᱸ ᱞᱮᱠᱟᱱ ᱵᱷᱤᱰᱤᱭᱳᱧ ᱟᱹᱜᱩᱭᱟ ᱵᱟᱝ ᱛᱚ ᱡᱮᱢᱚᱱ ᱞᱟᱦᱟ ᱨᱮᱯᱮ ᱧᱮᱞ ᱫᱟᱲᱮᱭᱟᱜ ᱛᱚ ᱜᱟᱛᱮ ᱠᱚ ᱟᱹᱰᱤ ᱡᱟᱹᱥᱛᱤ ᱵᱟᱹᱧ ᱨᱚᱲᱟ ᱛᱚ ᱜᱟᱛᱮ ᱠᱚ ᱫᱮᱞᱟ ᱛᱚᱵᱮ ᱚᱱᱟ ᱚᱠᱟᱴᱟᱜ ᱵᱷᱤᱰᱤᱭᱳ ᱠᱟᱱ ᱚᱱᱟ ᱵᱚᱱ ᱧᱮᱞ ᱞᱟᱹᱜᱤᱫ ᱫᱮᱞᱟ ᱛᱚ ᱜᱟᱛᱮ ᱠᱚ ᱟᱯᱰᱮᱴ ᱦᱩᱭᱱᱟ ᱛᱚ ᱜᱟᱛᱮ ᱠᱚ ᱧᱮᱞ ᱛᱟᱵᱚᱱ ᱯᱮ ᱞᱟᱦᱟ ᱥᱮᱫ ᱪᱮᱫ ᱢᱮᱱᱟᱜᱼᱟ ᱟᱨ ᱛᱚ ᱱᱤᱛᱤᱧ ᱫᱮᱠᱷᱟᱣ ᱟᱵᱚᱱ ᱠᱟᱱᱟ ᱦᱟᱸᱜ ᱟᱹᱰᱤ ᱢᱚᱡᱽ ᱛᱮ ᱧᱮᱞ ᱛᱟᱵᱚᱱ ᱯᱮ ᱵᱷᱤᱰᱤᱭᱳ ᱢᱚᱡᱽ ᱛᱮ ᱧᱮᱞ ᱤᱫᱤ ᱛᱟᱵᱚᱱ ᱯᱮ ᱛᱚᱵᱮ ᱥᱮ ᱟᱯᱮ ᱦᱚᱸ ᱢᱤᱫᱴᱮᱡ ᱟᱭᱰᱤᱭᱟ ᱯᱮ ᱧᱟᱢ ᱫᱟᱲᱮᱭᱟᱜᱼᱟ ᱛᱚ ᱜᱟᱛᱮ ᱠᱚ ᱱᱚᱰᱮ ᱟᱵᱚ ᱚᱠᱟᱴᱟᱜ ᱯᱞᱟᱥ ᱵᱟᱴᱚᱱ ᱢᱮᱱᱟᱜᱼᱟ ᱚᱱᱟ ᱚᱛᱟ ᱠᱟᱛᱮ ᱟᱨ ᱱᱚᱝᱠᱟ ᱨᱟᱠᱟᱵᱚᱜᱼᱟ ᱛᱚ ᱱᱤᱛᱚᱜ ᱵᱚᱱ ᱥᱮᱨᱮᱧ ᱞᱟᱜᱟ ᱛᱚ ᱜᱟᱛᱮ ᱠᱚ ᱟᱯᱮ ᱯᱮ ᱟᱸᱡᱚᱢᱟ ᱦᱟᱸᱜ ᱛᱚ ᱤᱧ ᱥᱮᱨᱮᱧ ᱞᱟᱜᱟ ᱠᱤᱫᱟᱹᱧ

ᱠᱷᱟᱹᱞᱤ ᱟᱢ ᱠᱷᱟᱹᱞᱤ ᱟᱢ ᱠᱷᱟᱹᱞᱤ ᱟᱢ ᱠᱷᱟᱹᱞᱤ ᱟᱢ ᱛᱚ ᱜᱟᱛᱮ ᱠᱚ ᱱᱚᱜᱼᱚᱝᱠᱟ ᱟᱨᱦᱚᱸ ᱱᱚᱰᱮ ᱫᱚ ᱮᱯᱷᱮᱠᱴ ᱨᱮ ᱟᱹᱰᱤ ᱟᱭᱢᱟ ᱩᱛᱟᱹᱨ ᱟᱵᱚ ᱵᱤᱴᱥ ᱠᱚᱵᱚᱱ ᱧᱟᱢᱟ ᱢᱟᱱᱮ ᱵᱤᱴᱥ ᱠᱚᱵᱚᱱ ᱧᱟᱢᱟ ᱜᱤᱴᱟᱨ ᱵᱟᱡᱟᱣ ᱠᱚᱵᱚᱱ ᱧᱟᱢᱟ ᱡᱚᱛᱚ ᱜᱮᱵᱚᱱ ᱧᱟᱢᱟ ᱛᱚ ᱜᱟᱛᱮ ᱠᱚ ᱟᱯᱮ ᱢᱚᱡᱽ ᱛᱮ ᱧᱮᱞ ᱛᱟᱵᱚᱱ ᱯᱮ

ᱛᱚ ᱜᱟᱛᱮ ᱠᱚ ᱟᱯᱮ ᱪᱮᱫ ᱞᱮᱠᱟ ᱯᱮ ᱧᱮᱞ ᱮᱫᱟ ᱠᱚᱢᱮᱱᱴ ᱨᱮ ᱞᱟᱹᱭ ᱛᱟᱵᱚᱱ ᱯᱮ ᱟᱨ ᱵᱟᱰᱟᱭ ᱜᱮᱭᱟ ᱯᱮ ᱡᱮ ᱵᱷᱤᱰᱤᱭᱳ ᱵᱮᱱᱟᱣ ᱨᱮ ᱛᱤᱱᱟᱹᱜ ᱠᱚᱥᱴᱚᱣᱟ ᱟᱨ ᱱᱚᱰᱮ ᱟᱹᱰᱤ ᱢᱚᱡᱽ ᱢᱚᱡᱽ ᱥᱟᱣᱩᱱᱰ ᱢᱮᱱᱟᱜᱼᱟ ᱡᱟᱦᱟᱸ ᱫᱚ ᱟᱯᱮ ᱜᱤᱴᱟᱨ ᱵᱟᱡᱟᱣ ᱠᱚ ᱟᱨ ᱮᱢᱟᱱ ᱛᱮᱭᱟᱜ ᱠᱚ ᱢᱟᱱᱮ ᱡᱟ ᱞᱮᱠᱟᱱᱟᱜ ᱢᱮᱱᱟᱜᱼᱟ ᱡᱚᱛᱚ ᱞᱮᱠᱟᱱᱟᱜ ᱯᱮ ᱧᱟᱢᱟ ᱱᱚᱰᱮ ᱛᱚ ᱟᱯᱮ ᱟᱯᱮ ᱦᱚᱸ ᱧᱮᱞ ᱚᱱᱠᱟ ᱪᱮᱠ ᱛᱟᱵᱚᱱ ᱯᱮ ᱱᱟᱦᱟᱜ

ᱟᱨ ᱱᱤᱛᱚᱜ ᱫᱚ ᱵᱤᱴᱥ ᱵᱚᱱ ᱧᱮᱞ ᱞᱮᱜᱮ ᱵᱤᱴᱥ ᱨᱮ ᱪᱮᱫ ᱞᱮᱠᱟ ᱧᱟᱢᱚᱜ ᱠᱟᱱᱟ ᱛᱚ ᱫᱮᱞᱟ ᱵᱚᱱ ᱧᱮᱞ ᱞᱮᱜᱮ ᱚᱱᱟ ᱦᱚᱸ ᱛᱚ ᱜᱟᱛᱮ ᱠᱚ ᱱᱚᱣᱟ ᱫᱚ ᱯᱷᱟᱭᱱᱟᱞᱤ ᱫᱚ ᱵᱟᱝ ᱵᱮᱱᱟᱣ ᱥᱟᱹᱛ ᱠᱟᱱᱟ ᱛᱷᱚᱨ ᱟᱫᱚ ᱱᱤᱛᱚᱜ ᱵᱚᱱ ᱟᱸᱡᱚᱢ ᱞᱟᱜᱟᱭᱟ ᱪᱮᱫ ᱞᱮᱠᱟ ᱠᱷᱟᱹᱞᱤ ᱟᱯᱮ ᱫᱮᱠᱷᱟᱣ ᱯᱮ ᱞᱟᱹᱜᱤᱫ ᱜᱤᱧ ᱵᱮᱱᱟᱣ ᱞᱟᱜᱟ ᱠᱮᱫᱟ ᱟᱫᱚ ᱫᱮᱞᱟ ᱵᱚᱱ ᱟᱸᱡᱚᱢ ᱞᱟᱹᱜᱤᱫ ᱪᱮᱫ ᱞᱮᱠᱟ ᱦᱩᱭᱩᱜ ᱠᱟᱱᱟ ᱧᱮᱞ ᱢᱮᱭᱟ ᱠᱩᱠᱢᱩᱛᱮ ᱠᱩᱠᱢᱩᱛᱮ ᱢᱮᱱᱟᱢᱟ ᱥᱮ ᱵᱟᱝ ᱤᱧᱟᱹᱜ ᱡᱤᱭᱚᱱ ᱨᱮ ᱛᱚ ᱜᱟᱛᱮ ᱠᱚ ᱫᱮᱞᱟ ᱨᱟᱱᱤᱝ ᱨᱮ ᱧᱮᱞ ᱛᱟᱵᱚᱱ ᱯᱮ ᱟᱨᱦᱚᱸ ᱟᱨᱦᱚᱸ ᱱᱚᱰᱮ ᱟᱵᱚ ᱡᱟᱦᱟᱸ ᱫᱚ ᱚᱯᱷᱥᱮᱱ ᱠᱚ ᱢᱮᱱᱟᱜᱼᱟ ᱚᱱᱟ ᱚᱯᱷᱥᱮᱱ ᱨᱮ ᱢᱚᱡᱽ ᱛᱮ ᱧᱮᱞ ᱛᱟᱵᱚᱱ ᱯᱮ ᱟᱯᱮ ᱱᱚᱣᱟ ᱠᱚ ᱡᱚᱛᱚ ᱯᱮ ᱧᱟᱢᱟ ᱱᱚᱣᱟ ᱱᱤᱭᱩᱴᱨᱤᱠ ᱨᱮᱭᱟᱜ ᱡᱟᱦᱟᱸ ᱫᱚ ᱱᱚᱜᱼᱚᱭ ᱠᱤᱥᱳ ᱨᱮᱭᱟᱜ ᱢᱮᱱᱟᱜᱼᱟ ᱟᱨ ᱱᱚᱣᱟ ᱨᱮ ᱟᱯᱮ ᱯᱮ ᱧᱮᱞ ᱫᱟᱲᱮᱭᱟᱜ ᱠᱟᱱᱟ Tiga ᱛᱚ ᱜᱟᱛᱮ ᱠᱚ ᱱᱚᱰᱮ ᱫᱚ ᱟᱵᱚ ᱵᱮᱰ ᱵᱚᱱ ᱠᱨᱤᱭᱮᱴ ᱫᱟᱲᱮᱭᱟᱜᱼᱟ ᱵᱮᱰ ᱠᱨᱤᱭᱮᱴ ᱞᱟᱹᱜᱤᱫ ᱚᱯᱥᱚᱱ ᱦᱚᱸ ᱢᱮᱱᱟᱜᱼᱟ ᱟᱹᱰᱤ ᱢᱚᱡᱽ ᱟᱹᱰᱤ ᱢᱚᱡᱽ ᱨᱮᱭᱟᱜ ᱠᱟᱛᱷᱟ ᱠᱟᱱᱟ ᱛᱚ ᱜᱟᱛᱮ ᱠᱚ ᱟᱵᱚ ᱡᱩᱫᱤ ᱱᱚᱣᱟ ᱵᱮᱰ ᱵᱮᱱᱟᱣ ᱠᱟᱛᱮ ᱥᱮ ᱵᱟᱵᱚᱱ ᱠᱩᱥᱤᱭᱟᱜ ᱠᱟᱱᱟ ᱱᱚᱰᱮ ᱠᱷᱚᱱ ᱱᱚᱣᱟ ᱯᱨᱚᱡᱮᱠᱴ ᱠᱷᱚᱱ ᱟᱵᱚ ᱩᱰᱩᱠᱚᱜᱼᱟ ᱛᱟᱦᱚᱞᱮ ᱱᱚᱣᱟ ᱟᱵᱚ ᱢᱤᱫ ᱫᱚᱢ ᱨᱮ ᱥᱮᱞᱮᱠᱴ ᱠᱟᱛᱮ ᱵᱚᱱ ᱰᱮᱞᱮᱴ ᱫᱟᱲᱮᱭᱟᱜᱼᱟ ᱛᱚ ᱢᱤᱫ ᱫᱚᱢ ᱨᱮ ᱥᱮᱞᱮᱠᱴ ᱠᱟᱛᱮ ᱰᱮᱞᱮᱴ ᱫᱚ ᱟᱹᱰᱤ ᱢᱚᱡᱽ ᱜᱮᱭᱟ

ᱛᱟᱠᱚ ᱢᱤᱫᱴᱮᱡ ᱠᱟᱛᱷᱟ ᱢᱮᱱ ᱥᱟᱱᱟᱧᱟ ᱡᱮ ᱵᱚᱞᱮ ᱟᱯᱮ ᱯᱮ ᱵᱟᱰᱟᱭ ᱜᱮᱭᱟ ᱵᱷᱤᱰᱤᱭᱳ ᱵᱮᱱᱟᱣ ᱨᱮ ᱟᱹᱰᱤ ᱟᱭᱢᱟ ᱥᱚᱢᱚᱭ ᱞᱟᱜᱟᱜᱼᱟ ᱟᱹᱰᱤ ᱟᱭᱢᱟ ᱥᱚᱢᱚᱭ ᱱᱚᱥᱴᱚᱜᱼᱟ ᱠᱟᱹᱢᱤ ᱠᱚ ᱦᱟᱱᱟ ᱱᱟᱣᱟ ᱠᱟᱹᱢᱤ ᱠᱚ ᱟᱲᱟᱜ ᱜᱤᱰᱤ ᱠᱟᱛᱮᱫ ᱵᱷᱤᱰᱤᱭᱳ ᱵᱮᱱᱟᱣ ᱠᱟᱛᱮᱭ ᱵᱟᱨᱫᱟᱥ ᱚᱱᱟ ᱠᱚ ᱢᱮᱱᱟ ᱟᱹᱰᱤ ᱥᱚᱢᱚᱭ ᱱᱚᱥᱴᱚᱜᱼᱟ ᱛᱚ ᱪᱮᱫ ᱮᱢ ᱢᱮᱱᱟ ᱟᱯᱮ ᱵᱷᱤᱰᱤᱭᱳ ᱯᱮ ᱧᱮᱞ ᱧᱮᱞ ᱦᱚᱪᱚᱭᱮᱫ ᱯᱮᱭᱟᱹᱧ ᱪᱮᱫ ᱞᱮᱠᱟ ᱯᱮ ᱧᱮᱞᱫᱟ ᱪᱮᱫ ᱞᱮᱠᱟ ᱯᱮ ᱧᱮᱞ ᱠᱮᱫᱟ ᱪᱮᱫ ᱞᱮᱠᱟ ᱯᱮ ᱵᱩᱡᱷᱟᱹᱣᱫᱟ ᱛᱷᱚᱲᱟ ᱠᱚᱢᱮᱱᱴ ᱨᱮ ᱞᱟᱹᱭ ᱛᱟᱵᱚᱱ ᱯᱮ ᱟᱨ ᱟᱨᱦᱚᱸ ᱚᱱᱠᱟ ᱜᱮ ᱱᱮᱠᱥᱴ ᱴᱟᱭᱤᱢ ᱡᱩᱫᱤ ᱟᱯᱮ ᱱᱚᱣᱟ ᱨᱮᱭᱟᱜ ᱢᱤᱫ ᱵᱟᱨ ᱯᱮ ᱢᱮᱱ ᱞᱮᱠᱷᱟᱡ ᱫᱚ ᱟᱨᱦᱚᱸ ᱱᱮᱠᱥᱴ ᱴᱟᱭᱤᱢ ᱱᱚᱝᱠᱟᱱᱟᱜ ᱵᱷᱤᱰᱭᱳᱧ ᱟᱹᱜᱩᱭᱟ ᱛᱳ ᱛᱮᱦᱮᱧ ᱫᱚ ᱤᱱᱠᱟ ᱜᱮ ᱟᱹᱰᱤ ᱞᱚᱢᱵᱟ ᱵᱷᱤᱰᱭᱳ ᱦᱩᱭᱩᱜ ᱠᱟᱱᱟ ᱛᱳ ᱥᱚᱨᱴ ᱠᱟᱨᱴ ᱛᱮ ᱛᱮᱦᱮᱧ ᱫᱚ ᱮᱱᱦᱚᱸ ᱛᱷᱚᱲᱟ ᱜᱟᱱ ᱫᱚ ᱮᱱᱦᱚᱸ ᱯᱮ ᱵᱩᱡᱷᱟᱹᱣ ᱠᱮᱫᱟ ᱯᱟᱥᱮᱡ ᱟᱨ ᱡᱩᱫᱤ ᱟᱨᱦᱚᱸ ᱡᱟᱹᱨᱩᱲ ᱯᱟᱲᱟᱣ ᱞᱮᱱᱠᱷᱟᱡ ᱫᱚ ᱟᱨᱦᱚᱸ ᱱᱚᱝᱠᱟᱱ ᱵᱷᱤᱰᱭᱳᱧ ᱟᱹᱜᱩᱭᱟ ᱱᱟᱦᱟᱜ ᱛᱳ ᱴᱷᱤᱠ ᱜᱮᱭᱟ ᱛᱮᱦᱮᱧ ᱫᱚ ᱤᱱᱠᱟ ᱜᱮ ᱟᱨ ᱱᱮᱠᱥᱴ ᱵᱷᱤᱰᱭᱳ ᱨᱮᱵᱚᱱ ᱧᱟᱯᱟᱢᱟ ᱛᱚᱵᱮ ᱛᱚ ᱜᱟᱛᱮ ᱠᱚ ᱟᱥᱚᱜ ᱠᱟᱹᱱᱟᱹᱧ ᱯᱟᱥᱮᱡ ᱵᱷᱤᱰᱤᱭᱳ ᱢᱚᱡᱽ ᱜᱮᱯᱮ ᱧᱮᱞ ᱠᱟᱜᱼᱟ ᱟᱨ ᱚᱱᱟᱛᱮ ᱢᱮᱱᱟ ᱡᱮ ᱛᱚᱵᱮ ᱴᱷᱤᱠ ᱜᱮᱭᱟ ᱛᱮᱦᱮᱧ ᱢᱟ ᱱᱮᱝᱠᱟ ᱞᱟᱹᱭᱟᱜ ᱵᱚᱱᱟ ᱟᱨᱦᱚᱸ ᱱᱮᱠᱥᱴ ᱵᱷᱤᱰᱤᱭᱳ ᱨᱮ ᱡᱟᱦᱟᱱᱟᱜ ᱴᱚᱯᱤᱠ ᱤᱧ ᱟᱹᱜᱩᱭᱟ ᱛᱚ ᱮᱱᱨᱮ ᱟᱨᱦᱚᱸ ᱚᱱᱠᱟ ᱜᱮ ᱢᱚᱡᱽ ᱤᱧ ᱞᱟᱹᱭ ᱵᱚᱱᱟ ᱦᱟᱸᱜ ᱛᱚ ᱜᱟᱛᱮ ᱠᱚ ᱠᱚᱢ ᱥᱚᱢᱚᱭ ᱛᱮ ᱛᱮᱦᱮᱧ ᱫᱚ ᱮᱱᱠᱟ ᱜᱮ ᱢᱩᱪᱟᱹᱫ ᱮᱫ ᱛᱟᱵᱚᱱᱟ ᱟᱨ ᱪᱮᱫ ᱵᱚᱱ ᱢᱮᱱᱟ ᱟᱯᱮ ᱡᱩᱫᱤ ᱵᱟᱯᱮ ᱥᱟᱵᱥᱠᱨᱟᱭᱤᱵ ᱠᱟᱜ ᱛᱟᱵᱚᱱ ᱠᱷᱟᱡ ᱪᱮᱱᱮᱞ ᱠᱚ